ᱡᱚᱦᱟᱨ ᱥᱟᱶᱛᱮ ᱟᱹᱞᱤᱧᱟᱜ ᱱᱟᱣᱟ ᱵᱷᱤᱰᱤᱭᱳ ᱯᱟᱥᱴᱟ ᱠᱷᱚᱱ ᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱛᱮᱦᱮᱧᱟᱜ ᱵᱷᱤᱰᱤᱭᱳ ᱫᱚ ᱦᱩᱭᱩᱜ ᱠᱟᱱᱟ ᱟᱹᱞᱤᱧᱟᱜ ᱫᱚ ᱵᱞᱚᱜᱽ ᱵᱷᱤᱰᱤᱭᱳ ᱫᱚ ᱵᱟᱝ ᱠᱟᱱᱟ ᱛᱚ ᱱᱚᱣᱟ ᱵᱷᱤᱰᱤᱭᱳ ᱫᱚ ᱦᱩᱭᱩᱜ ᱠᱟᱱᱟ ᱛᱮᱦᱮᱧ ᱢᱚᱭᱩᱨᱵᱷᱚᱸᱡᱽ ᱵᱚᱸᱫᱽ ᱤᱫᱤ ᱠᱟᱛᱮᱫ ᱡᱟᱦᱟᱸ ᱵᱷᱤᱰᱤᱭᱳ ᱠᱤᱪᱷᱩ ᱞᱤᱧ ᱟᱹᱜᱩ ᱟᱠᱟᱫ ᱛᱟᱦᱮᱱ ᱠᱞᱤᱯᱥ ᱛᱚ ᱚᱱᱟ ᱵᱷᱤᱰᱤᱭᱳ ᱱᱟᱦᱟᱜ ᱛᱮᱦᱮᱧ ᱞᱤᱧ ᱫᱮᱠᱷᱟᱣ ᱥᱚᱫᱚᱨ ᱟᱯᱮ ᱠᱟᱱᱟ ᱟᱨ ᱪᱮᱫᱟᱜ ᱢᱚᱭᱩᱨᱵᱷᱚᱸᱡᱽ ᱵᱚᱱᱫᱽ ᱟᱠᱟᱱᱟ ᱚᱱᱟ ᱢᱟ ᱡᱚᱛᱚ ᱫᱷᱟᱨᱟ ᱯᱮ ᱵᱟᱲᱟᱭ ᱜᱮᱭᱟ ᱟᱨ ᱚᱠᱚᱭ ᱠᱚ ᱵᱟᱯᱮ ᱵᱟᱲᱟᱭ ᱠᱟᱜ ᱠᱷᱟᱱ ᱚᱱᱟ ᱦᱚᱸᱞᱤᱧ ᱞᱟᱹᱭ ᱥᱚᱫᱚᱨ ᱟᱯᱮ ᱠᱟᱱᱟ ᱛᱚ ᱱᱚᱣᱟ ᱟᱵᱚ ᱠᱤᱪᱷᱩ ᱫᱤᱱ ᱢᱟᱲᱟᱝ ᱨᱮ ᱰᱮᱴ ᱚᱱᱠᱟ ᱩᱱᱟᱹᱜ ᱵᱟᱹᱞᱤᱧ ᱩᱭᱦᱟᱹᱨ ᱴᱷᱤᱠ ᱠᱟᱜᱼᱟ ᱮᱱ ᱨᱮᱦᱚᱸ ᱩᱫᱽᱞᱟ ᱵᱞᱚᱠ ᱨᱮᱱᱟᱜ ᱥᱨᱤᱯᱩᱨ ᱟᱹᱛᱩ ᱨᱮᱱ ᱟᱹᱛᱩ ᱨᱮ ᱟᱵᱚ ᱥᱟᱱᱛᱟᱲ ᱵᱚᱸᱜᱟ ᱵᱩᱨᱩ ᱡᱟᱦᱮᱨ ᱨᱮᱱ ᱵᱚᱸᱜᱟ ᱵᱩᱨᱩ ᱩᱱᱠᱩ ᱪᱟᱯᱟ ᱤᱫᱤ ᱞᱮᱫ ᱠᱚᱣᱟ ᱠᱚ ᱟᱨ ᱡᱟᱦᱮᱨ ᱠᱚ ᱨᱟᱹᱯᱩᱫ ᱠᱟᱛᱮᱫ ᱨᱟᱹᱯᱩᱫ ᱟᱠᱟᱱ ᱚᱱᱟ ᱤᱫᱤ ᱠᱟᱛᱮᱫ ᱱᱟᱦᱟᱜ ᱱᱚᱣᱟ ᱚᱱᱟ ᱵᱤᱨᱳᱫᱷ ᱠᱟᱛᱮᱫ ᱜᱮ ᱱᱟᱦᱟᱜ ᱯᱮᱥᱟ ᱠᱳᱨᱰᱤᱱᱮᱥᱚᱱ ᱠᱚᱢᱤᱴᱤ ᱯᱟᱦᱴᱟ ᱠᱷᱚᱱᱟᱜ ᱫᱚ ᱵᱚᱸᱫᱽ ᱰᱟᱠᱨᱟ ᱠᱚ ᱮᱢ ᱟᱠᱟᱫᱼᱟ ᱢᱚᱭᱩᱨᱵᱷᱚᱸᱡᱽ ᱵᱚᱸᱫᱽ ᱛᱚ ᱛᱮᱦᱮᱧ ᱚᱱᱟ ᱤᱫᱤ ᱠᱟᱛᱮᱫ ᱜᱮ ᱱᱚᱰᱮ ᱵᱟᱝᱨᱤ ᱯᱚᱭᱥᱟ ᱵᱚᱸᱫᱽ ᱟᱠᱟᱱᱟ ᱟᱞᱮ ᱚᱱᱟ ᱱᱚᱣᱟ ᱵᱟᱝᱨᱤ ᱯᱚᱭᱥᱟ ᱨᱮ ᱪᱮᱫ ᱞᱮᱠᱟ ᱵᱚᱸᱫᱽ ᱢᱮᱱᱟᱜᱼᱟ ᱚᱱᱟ ᱜᱮ ᱱᱟᱦᱟᱜ ᱛᱮᱦᱮᱧ ᱱᱟᱦᱟᱜ ᱞᱤᱧ ᱫᱮᱠᱷᱟᱣ ᱥᱚᱫᱚᱨ ᱟᱠᱚ ᱠᱟᱱᱟ ᱟᱨ ᱱᱚᱰᱮ ᱯᱮ ᱧᱮᱞᱮᱫ ᱠᱚᱜᱮᱭᱟ ᱟᱵᱚ ᱡᱟᱦᱮᱨ ᱨᱮ ᱡᱟᱦᱟᱸ ᱡᱟᱦᱟᱸ ᱥᱟᱢᱟᱱ ᱵᱚᱸᱜᱟ ᱡᱚᱠᱷᱟ ᱫᱚᱨᱠᱟᱨᱚᱜᱼᱟ ᱡᱚᱛᱚ ᱡᱤᱱᱤᱥ ᱟᱹᱜᱩ ᱠᱟᱱᱟ ᱡᱮᱢᱛᱤ ᱥᱩᱯᱟᱹᱲᱤ ᱞᱚᱴᱟ ᱫᱟᱜ ᱦᱟᱴᱟᱜ ᱥᱟᱞᱟᱜ ᱛᱮ ᱡᱟᱦᱟᱸ ᱜᱮ ᱥᱟᱢᱟᱱ ᱫᱟᱹᱣᱲᱟᱹ ᱠᱚ ᱚᱱᱟ ᱵᱟᱦᱟ ᱵᱚᱸᱜᱟ ᱠᱚᱨᱮ ᱡᱟᱦᱟᱸ ᱠᱚ ᱞᱟᱹᱠᱛᱤ ᱞᱟᱹᱠᱛᱤᱭᱟᱱ ᱡᱤᱱᱤᱥ ᱠᱚ ᱡᱚᱛᱚ ᱱᱚᱰᱮ ᱟᱹᱜᱩ ᱠᱟᱛᱮ ᱦᱮᱡ ᱦᱩᱭ ᱠᱟᱱᱟ ᱢᱟᱱᱮ ᱡᱟᱦᱮᱨ ᱨᱟᱹᱯᱩᱫ ᱠᱟᱱᱟ ᱢᱟᱱᱮ ᱫᱚ ᱱᱚᱰᱮ ᱫᱚ ᱡᱟᱦᱮᱨ ᱞᱮᱠᱟ ᱜᱮ ᱱᱚᱰᱮ ᱵᱚ ᱵᱚᱸᱜᱟᱭᱟ ᱡᱩᱫᱤ ᱟᱵᱚ ᱟᱵᱚᱣᱟᱜ ᱦᱚᱠ ᱵᱟᱠᱚ ᱮᱢᱟ ᱵᱚᱱ ᱠᱷᱟᱱ ᱫᱚ ᱚᱱᱟ ᱢᱚᱱᱮ ᱠᱟᱛᱮ ᱱᱟᱦᱟᱜ ᱱᱚᱰᱮ ᱠᱚ ᱵᱚᱱ ᱵᱟᱠᱷᱨᱟ ᱠᱚ ᱫᱩᱲᱩᱵ ᱠᱟᱱᱟ ᱟᱨ ᱱᱚᱰᱮ ᱯᱮ ᱧᱮᱞᱮᱫ ᱠᱟᱱᱟ ᱱᱩᱠᱤᱱ ᱡᱟᱦᱟᱸ ᱯᱩᱞᱤᱥ ᱜᱚᱢᱠᱮ ᱥᱟᱞᱟᱜ ᱱᱟᱦᱟᱜ ᱠᱤᱱ ᱛᱤᱸᱜᱩ ᱠᱟᱱᱟ ᱯᱷᱳᱱ ᱛᱮᱠᱤᱱ ᱨᱚᱯᱚᱲ ᱠᱟᱱᱟ ᱱᱩᱠᱤᱱ ᱫᱚᱠᱤᱱ ᱦᱩᱭᱩᱜ ᱠᱟᱱᱟ ᱥᱮᱠᱨᱮᱴᱟᱨᱤ ᱯᱨᱚᱯᱷᱮᱥᱟᱨ ᱠᱳᱚᱨᱰᱤᱱᱮᱥᱚᱱ ᱠᱚᱢᱤᱴᱤ ᱨᱮᱱ ᱥᱮᱠᱨᱮᱴᱟᱨᱤ ᱵᱟᱵᱩᱞᱟᱞ ᱢᱩᱨᱢᱩ ᱛᱟᱹᱠᱤᱱ ᱠᱟᱱᱟ ᱠᱤᱱ ᱯᱩᱞᱤᱥ ᱥᱟᱞᱟᱜ ᱠᱤᱱ ᱜᱟᱯᱟᱞᱢᱟᱨᱟᱜ ᱠᱟᱱᱟ ᱱᱚᱣᱟ ᱵᱚᱱᱫ ᱤᱫᱤ ᱠᱟᱛᱮ ᱱᱟᱦᱟᱜ ᱪᱮᱫ ᱞᱮᱠᱟ

ᱟᱨ ᱱᱚᱰᱮ ᱵᱚᱱ ᱧᱮᱞᱮᱫ ᱠᱚ ᱛᱟᱵᱚᱱ ᱜᱮᱭᱟ ᱵᱟᱵᱟ ᱦᱚᱲ ᱠᱚ ᱫᱟᱫᱟ ᱦᱚᱲ ᱠᱚ ᱱᱚᱰᱮ ᱡᱚᱛᱚ ᱴᱤᱯᱤᱱ ᱟᱛᱮ ᱫᱟᱠᱟ ᱟᱛᱮ ᱠᱚ ᱦᱮᱡ ᱟᱠᱟᱱᱟ ᱱᱤᱛᱚᱜ ᱯᱟᱞᱮ ᱠᱚ ᱨᱮᱸᱜᱮᱡ ᱡᱟᱭᱜᱟ ᱠᱚᱛᱮ ᱱᱤᱛᱚᱜ ᱠᱚ ᱡᱚᱢᱮᱫᱼᱟ ᱮᱱᱨᱮᱦᱚᱸ ᱟᱵᱚᱣᱟᱜ ᱦᱚᱠ ᱡᱟᱦᱟᱸ ᱱᱟᱦᱟᱜ ᱚᱱᱟ ᱵᱚ ᱛᱮᱦᱮᱧ ᱦᱚᱠ ᱤᱫᱤ ᱠᱟᱛᱮ ᱠᱚ ᱛᱟᱦᱮᱱᱟ ᱢᱮᱱᱟᱜ ᱠᱚᱣᱟ ᱟᱵᱚᱣᱟᱜ ᱥᱚᱢᱟᱡᱽ ᱨᱮ।

ᱥᱚᱨᱠᱟᱨ ᱴᱷᱮᱱ ᱡᱟᱦᱟᱸ ᱛᱤᱱᱟᱹᱜ ᱫᱟᱹᱵᱤ ᱵᱚᱱ ᱫᱚᱦᱚ ᱟᱠᱟᱫ ᱛᱟᱦᱮᱸᱫ ᱡᱟᱦᱳ ᱥᱚᱨᱠᱟᱨ ᱚᱱᱟ ᱯᱩᱨᱟᱹ ᱵᱟᱭ ᱢᱮᱫ ᱞᱩᱛᱩᱨ ᱟᱠᱟᱫ ᱨᱮᱦᱚᱸ ᱟᱸᱡᱚᱢᱮᱫ ᱛᱟᱵᱚ ᱟᱵᱚᱣᱟᱜ ᱠᱟᱛᱷᱟ ᱟᱨ ᱚᱸᱰᱮ ᱠᱚ ᱜᱟᱞᱢᱟᱨᱟᱣ ᱠᱟᱱᱟ ᱱᱟᱦᱟᱜ ᱰᱤᱥᱴᱨᱤᱠ ᱯᱨᱮᱥᱤᱰᱮᱱᱴ ᱠᱚ ᱡᱟᱦᱟᱸᱭ ᱥᱮᱠᱨᱮᱴᱟᱨᱤ ᱠᱚ ᱢᱮᱱᱟᱜ ᱠᱚᱣᱟ ᱡᱟᱦᱟᱸ ᱛᱤᱱᱟᱹᱜ ᱥᱴᱮᱴ ᱞᱮᱵᱮᱞ ᱨᱮ ᱥᱤᱠᱤ ᱰᱤᱥᱴᱨᱤᱠ ᱞᱮᱵᱮᱞ ᱨᱮ ᱩᱱᱠᱩ ᱠᱟᱛᱷᱟ ᱠᱟᱱᱟ

ᱱᱚᱣᱟ ᱵᱚᱱ ᱨᱟᱜᱮᱜᱼᱟ ᱥᱚᱨᱠᱟᱨ ᱴᱷᱮᱱ ᱡᱮ ᱛᱮᱦᱮᱧ ᱜᱮ ᱦᱩᱭ ᱜᱚᱫᱚᱜᱼᱟ ᱚᱱᱠᱟ ᱫᱚ ᱪᱮᱫ ᱦᱚᱸ ᱱᱚᱣᱟ ᱫᱚ ᱱᱚᱣᱟ ᱵᱤᱪᱟᱹᱨ ᱪᱟᱞᱟᱜᱼᱟ ᱵᱤᱪᱟᱹᱨ ᱪᱟᱞᱟᱜᱼᱟ ᱟᱫᱚ ᱱᱤᱛᱚᱜ ᱱᱩᱠᱩ ᱵᱚᱱ ᱨᱤᱠᱩᱭᱮᱥᱴ ᱠᱚᱣᱟ ᱟᱠᱚ ᱵᱚᱱ ᱢᱟᱱᱮ ᱟᱭ ᱱᱩᱠᱩ ᱥᱟᱞᱟᱜ ᱵᱚᱱ ᱨᱚᱯᱚᱲᱟ ᱵᱚᱱ ᱯᱨᱚᱥᱟᱥᱚᱱᱤᱠ ᱨᱮ ᱡᱮ ᱚᱸᱰᱮ ᱱᱟᱜ ᱡᱮ ᱩᱱᱠᱩ ᱦᱟᱸᱜᱟᱢᱟ ᱟᱠᱟᱫ ᱪᱤᱠᱟᱹ ᱟᱠᱟᱫ ᱩᱱᱠᱩ ᱦᱚᱲ ᱟᱠᱚ ᱡᱮᱦᱮᱛᱩ ᱠᱚ ᱯᱚᱸᱪᱤᱥ ᱢᱟᱱᱮ ᱫᱷᱟᱨᱟ ᱯᱚᱸᱪᱤᱥ ᱪᱷᱟᱵᱵᱤᱥ ᱠᱚ ᱩᱞᱚᱝᱜᱷᱚᱱ ᱟᱠᱟᱫ ᱩᱱᱠᱩ ᱫᱚ ᱟᱨᱮᱥᱴ ᱠᱚ ᱞᱟᱹᱠᱛᱤᱜ ᱠᱟᱱᱟ ᱱᱤᱭᱟᱹ ᱡᱤᱱᱤᱥᱴᱟ ᱟᱵᱚ ᱩᱱᱠᱩ ᱵᱚᱱ ᱤᱭᱟᱹ ᱠᱚᱣᱟ ᱠᱷᱟᱹᱞᱤ ᱱᱤᱛᱚᱜ ᱟᱠᱚ ᱠᱚ ᱦᱟᱸᱰᱮ ᱰᱤᱥᱴᱨᱤᱠ ᱠᱚᱢᱤᱴᱤ ᱱᱚᱣᱟᱭ ᱯᱷᱟᱭᱥᱞᱟ ᱟᱠᱟᱫ ᱠᱷᱟᱹᱞᱤ ᱮᱱᱮᱡ ᱛᱮ ᱪᱮᱫᱟᱜ ᱥᱮ ᱱᱚᱰᱮ ᱪᱮᱫ ᱪᱤᱠᱟᱹᱜ ᱠᱟᱱᱟ ᱡᱮ ᱟᱵᱚ ᱵᱟᱝᱜᱽᱨᱤ ᱯᱩᱥᱤ ᱜᱮ ᱱᱟᱦᱟᱜ ᱮᱱᱮᱡ ᱪᱮᱛᱟᱱ ᱫᱚ ᱢᱮᱱᱟᱜ ᱵᱚᱱᱟ ᱟᱨ ᱵᱟᱫ ᱵᱟᱹᱠᱤ ᱫᱚ ᱮᱱᱮᱡ ᱠᱷᱚᱱᱟᱜ ᱠᱚ ᱥᱟᱦᱟ ᱟᱠᱟᱱᱟ ᱯᱨᱮᱥᱚᱨ ᱟᱵᱚ ᱴᱷᱮᱱ ᱱᱚᱰᱮ ᱡᱤᱱᱤᱥᱴᱟ ᱦᱩᱭᱩᱜ ᱠᱟᱱᱟ ᱡᱟᱹᱥᱛᱤ ᱡᱩᱫᱤ ᱟᱨᱦᱚᱸ ᱟᱵᱚ ᱵᱚᱱ ᱢᱟᱱᱮ ᱞᱮᱢᱵᱩ ᱞᱮᱠᱟ ᱡᱟᱹᱥᱛᱤ ᱵᱚᱱ ᱞᱤᱱ ᱠᱷᱟᱱ ᱫᱚ ᱦᱟᱱᱛᱮ ᱫᱚ ᱦᱮᱨ ᱟᱫᱚ ᱦᱮᱨ ᱦᱚᱸ ᱵᱟᱵᱚᱱ ᱦᱮᱨ ᱦᱚᱪᱚᱜᱼᱟ ᱪᱟᱹᱞᱩ ᱠᱚᱜᱮ ᱥᱚᱝᱜᱷᱚᱨᱥᱚ ᱠᱚ ᱢᱮᱱᱟᱜ ᱜᱮᱭᱟ ᱟᱨᱚ ᱪᱟᱹᱞᱩ ᱠᱚᱜᱮ ᱱᱤᱛᱚᱜ ᱠᱷᱚᱱᱟᱜ ᱦᱚᱸ ᱵᱟᱵᱚᱱ ᱥᱚᱝᱜᱷᱚᱨᱥᱚᱭᱟ ᱟᱹᱫᱤᱵᱟᱹᱥᱤ ᱟᱵᱚᱣᱟᱜ ᱢᱟᱱᱮ ᱥᱚᱝᱜᱷᱚᱨᱥᱚ ᱫᱚ ᱦᱟᱱᱮ ᱵᱟᱵᱟ ᱛᱤᱞᱠᱟᱹ ᱵᱮᱲᱟ ᱠᱷᱚᱱᱟᱜ ᱪᱟᱹᱞᱩ ᱟᱠᱟᱱ ᱜᱮᱭᱟ ᱱᱤᱛᱚᱜ ᱦᱚᱸ ᱪᱟᱹᱞᱩ ᱠᱚ ᱟᱨᱚ ᱪᱟᱹᱞᱩ ᱠᱚᱜ ᱜᱮᱭᱟ ᱱᱚᱣᱟ ᱠᱚ ᱤᱫᱤ ᱠᱟᱛᱮ ᱟᱫᱚ ᱛᱮᱦᱮᱧ ᱠᱷᱟᱹᱞᱤ ᱮᱱᱮᱡ ᱠᱷᱚᱱᱟᱜ ᱠᱟᱹᱴᱤᱡ ᱱᱟᱥᱮᱱᱟᱜ ᱵᱚᱱ ᱟᱬᱜᱚᱱᱟ ᱵᱟᱡᱟᱨ ᱨᱮᱵᱚᱱ ᱵᱚᱱᱫᱟ ᱚᱱᱟ ᱠᱚᱫᱚ ᱵᱚᱱᱫ ᱪᱟᱹᱞᱩᱜ ᱜᱮᱭᱟ ᱚᱯᱷᱤᱥ ᱵᱟᱡᱟᱨ ᱚᱱᱟ ᱡᱚᱛᱚ ᱵᱚᱱ ᱵᱚᱱᱫᱟ ᱠᱷᱟᱹᱞᱤ ᱮᱱᱮᱡ ᱛᱮ ᱱᱟᱦᱟᱜ ᱵᱚᱱ ᱠᱚᱱᱥᱤᱰᱟᱨᱮᱜᱼᱟ